ᱦᱮᱞᱳ ᱥᱟᱱᱟᱢ ᱠᱚ ᱡᱚᱦᱟᱨ ᱤᱧ ᱜᱮ ᱥᱩᱱᱤᱞ ᱥᱚᱨᱮᱱ ᱟᱨ ᱤᱭᱩᱴᱩᱵᱽ ᱪᱮᱱᱮᱞ ᱨᱮ ᱟᱯᱮ ᱥᱟᱱᱟᱢ ᱠᱚ ᱥᱟᱹᱜᱩᱱ ᱫᱟᱨᱟᱢ ᱢᱮᱱᱟᱜᱼᱟ ᱛᱤᱱᱟᱹᱜ ᱥᱟᱵᱥᱠᱨᱟᱭᱤᱵᱽ ᱠᱟᱱᱟ ᱯᱮ ᱟᱯᱮ ᱠᱚ ᱠᱷᱩᱥᱠᱷᱟᱵᱨᱤ ᱮᱢᱟ ᱯᱮ ᱨᱮᱭᱟᱜ ᱥᱚᱢᱚᱭ ᱠᱟᱱᱟ ᱟᱨ ᱱᱤᱛᱚᱜ ᱫᱚ ᱛᱤᱱᱟᱹᱜ ᱟᱵᱚ ᱡᱷᱟᱲᱠᱷᱚᱸᱰ ᱨᱮ ᱥᱮ ᱵᱤᱥᱮᱥ ᱠᱟᱨ ᱥᱟᱱᱛᱟᱞ ᱯᱨᱚᱜᱟᱱᱟ ᱨᱮ ᱛᱤᱱᱟᱹᱜ ᱦᱚᱲ ᱫᱚ ᱚᱞᱪᱤᱠᱤ ᱠᱚ ᱥᱟᱯᱳᱨᱴ ᱮᱫ ᱛᱟᱦᱮᱱᱟ ᱚᱞᱪᱤᱠᱤ ᱥᱟᱯᱳᱨᱴ ᱨᱮᱠᱚ ᱛᱟᱦᱮᱸ ᱠᱟᱱᱟ ᱩᱱᱠᱩ ᱫᱚ ᱛᱮᱦᱮᱧ ᱠᱚ ᱦᱟᱨᱟᱣᱮᱱᱟ ᱟᱨ ᱛᱤᱱᱟᱹᱜ ᱫᱚ ᱚᱞᱪᱤᱠᱤ ᱵᱤᱨᱳᱫᱷᱤ ᱠᱚ ᱛᱟᱦᱮᱸ ᱠᱟᱱᱟ ᱚᱞᱪᱤᱠᱤ ᱠᱚ ᱵᱤᱨᱳᱫᱷ ᱞᱮᱫᱟ ᱩᱱᱠᱩᱣᱟᱜ ᱡᱤᱛᱠᱟᱹᱨ ᱦᱩᱭᱱᱟ ᱡᱤᱛ ᱦᱩᱭᱱᱟ ᱟᱨ ᱱᱚᱣᱟ ᱜᱮ ᱢᱟᱨᱟᱝ ᱠᱷᱚᱵᱚᱨ ᱟᱯᱮ ᱞᱟᱹᱜᱤᱫ ᱟᱨ ᱚᱱᱟ ᱤᱭᱟᱹᱛᱮ ᱱᱚᱣᱟ ᱫᱚ ᱱᱚᱝᱠᱟ ᱞᱮᱠᱟᱛᱮ ᱦᱩᱭᱱᱟ ᱱᱚᱝᱠᱟᱛᱮ ᱦᱩᱭᱱᱟ ᱢᱟᱱᱮ ᱛᱤᱱᱟᱹᱜ ᱚᱞᱪᱤᱠᱤ ᱥᱟᱯᱳᱨᱴᱟᱨ ᱠᱚ ᱛᱟᱦᱮᱸ ᱠᱟᱱᱟ ᱥᱮ ᱚᱞᱪᱤᱠᱤ ᱯᱨᱚᱢᱳᱴᱟᱨ ᱠᱚ ᱛᱟᱦᱮᱸ ᱠᱟᱱᱟ ᱡᱷᱟᱲᱠᱷᱚᱸᱰ ᱨᱮ ᱞᱟᱹᱜᱩ ᱦᱚᱪᱚᱭ ᱨᱮᱭᱟᱜ ᱱᱩᱠᱩ ᱫᱚ ᱡᱚᱛᱚ ᱮᱠᱮᱱ ᱵᱟᱦᱨᱮ ᱦᱚᱲ ᱠᱚ ᱛᱟᱦᱮᱸ ᱠᱟᱱᱟ ᱩᱲᱤᱥᱥᱟ ᱨᱮᱱ ᱠᱚ ᱛᱟᱦᱮᱸ ᱠᱟᱱᱟ ᱳᱭᱮᱥᱴ ᱵᱮᱝᱜᱚᱞ ᱨᱮᱱ ᱟᱥᱟᱢ ᱨᱮᱱ ᱵᱤᱦᱟᱨ ᱨᱮᱱ ᱢᱟᱱᱮ ᱡᱷᱟᱨᱠᱷᱚᱸᱰ ᱠᱷᱚᱱ ᱵᱟᱦᱨᱮ ᱦᱚᱲ ᱠᱚ ᱛᱟᱦᱮᱸ ᱠᱟᱱᱟ ᱛᱤᱱᱟᱹᱜ ᱚᱞᱪᱤᱠᱤ ᱥᱟᱯᱳᱨᱴ ᱨᱮᱠᱚ ᱛᱟᱦᱮᱸ ᱠᱟᱱᱟ ᱛᱤᱱᱟᱹᱜ ᱚᱞᱪᱤᱠᱤ ᱥᱟᱯᱳᱨᱴ ᱨᱮ ᱵᱷᱤᱰᱤᱭᱳ ᱠᱚ ᱰᱟᱞᱟᱣᱮᱫ ᱛᱟᱦᱮᱱᱟ ᱵᱷᱤᱰᱤᱭᱳ ᱠᱚ ᱵᱮᱱᱟᱣᱮᱫ ᱛᱟᱦᱮᱱᱟ ᱱᱩᱠᱩ ᱫᱚ ᱞᱮᱠᱷᱟ ᱯᱟᱲᱦᱤ ᱥᱮ ᱠᱟᱜᱚᱡᱽ ᱠᱚᱞᱚᱢ ᱛᱮᱫᱚ ᱠᱟᱨᱣᱟᱭ ᱵᱟᱠᱚ ᱠᱟᱨᱣᱟᱭ ᱞᱮᱫᱟ ᱱᱩᱠᱩ ᱫᱚ ᱠᱷᱟᱹᱞᱤ ᱤᱭᱩᱴᱩᱵᱽ ᱨᱮᱜᱮ ᱵᱷᱤᱰᱤᱭᱳ ᱨᱮᱜᱮ ᱠᱷᱟᱹᱞᱤ ᱠᱚ ᱯᱷᱚᱴᱚᱨ ᱯᱷᱚᱴᱚᱨ ᱯᱷᱚᱴᱚᱨ ᱯᱷᱚᱴᱚᱨᱚᱜ ᱠᱟᱱ ᱛᱟᱦᱮᱱᱟ ᱦᱟᱹᱱᱤ ᱮᱜᱮᱨ ᱱᱩᱭ ᱮᱜᱮᱨ ᱟᱨ ᱮᱢᱟᱱ ᱛᱮᱭᱟᱜ ᱟᱹᱰᱤ ᱵᱟᱹᱲᱤᱡ ᱵᱟᱹᱲᱤᱡ ᱵᱮᱠᱟᱨ ᱵᱮᱠᱟᱨ ᱠᱚ ᱮᱜᱮᱨ ᱠᱮᱫ ᱠᱚᱣᱟ ᱡᱟᱦᱟᱸᱭ ᱫᱚ ᱚᱞᱪᱤᱠᱤ ᱵᱤᱨᱳᱫᱷᱤ ᱠᱚ ᱛᱟᱦᱮᱸ ᱠᱟᱱᱟ ᱩᱱᱠᱩ ᱠᱚ ᱨᱳᱦᱮᱫ ᱦᱚᱪᱚ ᱞᱮᱱᱟ ᱟᱨ ᱠᱚ ᱮᱜᱮᱨ ᱦᱚᱪᱚ ᱞᱮᱱᱟ ᱡᱟᱦᱟᱸᱭ ᱚᱞᱪᱤᱠᱤ ᱵᱤᱨᱳᱫᱷᱤ ᱠᱚ ᱛᱟᱦᱮᱸ ᱠᱟᱱᱟ ᱩᱱᱠᱩ ᱥᱟᱯᱳᱨᱴ ᱨᱮ ᱡᱟᱦᱟᱸᱭ ᱵᱷᱤᱰᱤᱭᱳ ᱠᱚᱠᱚ ᱵᱮᱱᱟᱣ ᱞᱮᱫᱟ ᱩᱱᱠᱩ ᱠᱚᱠᱚ ᱮᱜᱮᱨ ᱟᱹᱪᱩ ᱞᱮᱱᱟ ᱟᱨ ᱵᱟᱹᱲᱤᱡ ᱵᱟᱹᱲᱤᱡ ᱠᱚ ᱨᱚᱦᱮᱫ ᱞᱮᱫ ᱠᱚᱣᱟ ᱨᱳᱥᱴ ᱞᱮᱫ ᱠᱚᱣᱟ ᱠᱚ ᱢᱮᱱᱠᱷᱟᱱ ᱨᱟᱹᱥᱠᱟᱹ ᱨᱮᱭᱟᱜ ᱠᱟᱛᱷᱟ ᱥᱮ ᱨᱟᱹᱥᱠᱟᱹ ᱨᱮᱭᱟᱜ ᱠᱷᱚᱵᱚᱨ ᱫᱚ ᱱᱤᱭᱟᱹ ᱜᱮ ᱛᱤᱱᱟᱹᱜ ᱚᱞᱪᱤᱠᱤ ᱵᱤᱨᱳᱫᱷᱤ ᱠᱚ ᱛᱟᱦᱮᱸ ᱠᱟᱱᱟ ᱫᱮᱵᱽᱱᱟᱜᱚᱨᱤ ᱥᱟᱯᱳᱨᱴ ᱨᱮᱠᱚ ᱛᱟᱦᱮᱸ ᱠᱟᱱᱟ ᱟᱵᱚ ᱥᱟᱱᱛᱟᱲ ᱯᱟᱨᱜᱟᱱᱟ ᱨᱮᱭᱟᱜ ᱮᱥ ᱯᱤ ᱠᱚᱞᱮᱡᱽ ᱨᱮ ᱛᱤᱱᱟᱹᱜ ᱡᱩᱣᱟᱹᱱ ᱠᱚᱠᱚ ᱛᱟᱦᱮᱸ ᱠᱟᱱᱟ ᱥᱴᱩᱰᱮᱱᱴ ᱭᱩᱱᱤᱭᱚᱱ ᱨᱮᱱ ᱠᱚᱲᱟ ᱠᱚᱠᱚ ᱛᱟᱦᱮᱸ ᱠᱟᱱᱟ ᱱᱩᱠᱩ ᱫᱚ ᱵᱟᱝ ᱫᱚ ᱤᱥᱟᱹᱭ ᱠᱚ ᱛᱟᱦᱮᱸ ᱠᱟᱱᱟ ᱵᱤᱫᱤᱱ ᱡᱚᱛᱚ ᱢᱮᱥᱟ ᱜᱮᱠᱚ ᱛᱟᱦᱮᱸ ᱠᱟᱱᱟ ᱟᱨ ᱱᱩᱠᱩᱣᱟᱜ ᱟᱥᱚᱞ ᱚᱠᱟᱴᱟᱜ ᱢᱮᱱ ᱡᱚᱝ ᱥᱮ ᱡᱚᱥ ᱛᱟᱦᱮᱸ ᱠᱟᱱᱟ ᱵᱚᱞᱮ ᱱᱚᱰᱮᱱᱟᱜ ᱥᱚᱸᱥᱠᱨᱤᱛᱤ ᱥᱮ ᱵᱷᱟᱥᱟ ᱫᱷᱚᱱᱤ ᱵᱟᱹᱲᱤᱡᱚᱜ ᱠᱟᱱᱟ ᱟᱨ ᱚᱱᱟ ᱤᱭᱟᱹᱛᱮ ᱩᱱᱠᱩ ᱫᱚ ᱚᱞ ᱪᱤᱠᱤ ᱠᱚ ᱵᱤᱨᱳᱫᱷ ᱠᱮᱫᱟ ᱟᱨ ᱟᱭᱢᱟ ᱚᱱᱠᱟᱱᱟᱜ ᱛᱚᱨᱠᱚ ᱠᱚ ᱫᱚᱦᱚ ᱠᱮᱫᱟ ᱟᱨ ᱱᱚᱣᱟ ᱛᱚᱨᱠᱚ ᱥᱟᱶ ᱥᱟᱶᱛᱮ ᱱᱩᱠᱩ ᱫᱚ ᱢᱟᱱᱮ ᱠᱟᱜᱚᱡᱽ ᱠᱚᱞᱚᱢ ᱛᱮ ᱠᱟᱹᱢᱤ ᱠᱚ ᱞᱟᱦᱟ ᱠᱮᱫᱟ ᱟᱨ ᱨᱟᱡᱽ ᱡᱷᱟᱲᱠᱷᱚᱸᱰ ᱨᱟᱡᱽ ᱥᱚᱨᱠᱟᱨ ᱴᱷᱮᱱ ᱟᱠᱚᱣᱟᱜ ᱡᱟᱦᱟᱸ ᱫᱟᱹᱵᱤ ᱛᱟᱦᱮᱸ ᱠᱟᱱᱟ ᱚᱱᱟ ᱠᱚ

ᱡᱷᱟᱲᱠᱷᱚᱸᱰ ᱨᱮᱱ ᱠᱚ ᱛᱟᱦᱮᱸ ᱠᱟᱱᱟ ᱵᱤᱥᱮᱥ ᱠᱟᱨ ᱥᱟᱱᱛᱟᱲ ᱯᱨᱚᱜᱟᱱᱟ ᱠᱷᱚᱱ ᱟᱹᱰᱤ ᱢᱤᱫ ᱵᱟᱨ ᱦᱚᱲ ᱥᱮ ᱟᱹᱰᱤ ᱠᱚᱢ ᱢᱟᱛᱨᱟ ᱨᱮ ᱦᱚᱲ ᱠᱚ ᱛᱟᱦᱮᱸ ᱠᱟᱱᱟ ᱡᱟᱦᱟᱸᱭ ᱫᱚ ᱚᱞᱪᱤᱠᱤ ᱠᱚ ᱥᱟᱯᱳᱨᱴ ᱮᱫ ᱠᱟᱱᱟ ᱟᱨ ᱵᱤᱥᱮᱥ ᱦᱟᱨᱟᱜ ᱨᱮᱭᱟᱜ ᱠᱟᱨᱚᱱ ᱫᱚ ᱱᱚᱣᱟ ᱜᱮ ᱛᱤᱱᱟᱹᱜ ᱤᱭᱩᱴᱩᱵᱟᱨ ᱠᱚ ᱛᱟᱦᱮᱸ ᱠᱟᱱᱟ ᱱᱩᱠᱩ ᱡᱚᱛᱚ ᱤᱭᱩᱴᱩᱵᱟᱨ ᱜᱮ ᱟᱠᱚ ᱫᱚ ᱚᱞᱪᱤᱠᱤ ᱠᱚ ᱥᱟᱯᱳᱨᱴ ᱮᱫ ᱛᱟᱦᱮᱱᱟ ᱢᱮᱱᱠᱷᱟᱱ ᱚᱞᱪᱤᱠᱤ ᱫᱚ ᱟᱠᱚ ᱵᱮᱣᱦᱟᱨ ᱨᱮ ᱵᱟᱠᱚ ᱟᱹᱜᱩ ᱞᱮᱫᱟ ᱟᱨ ᱵᱟᱠᱚ ᱟᱹᱜᱩᱭᱮᱫᱟ ᱟᱨ ᱵᱟᱠᱚ ᱟᱹᱜᱩ ᱫᱟᱲᱮᱭᱟᱜᱼᱟ ᱱᱚᱣᱟ ᱫᱚ ᱤᱧᱟᱹᱜ ᱪᱮᱞᱮᱧᱡᱽ ᱠᱟᱱᱟ ᱟᱨ ᱛᱤᱱᱟᱹᱜ ᱦᱚᱲ ᱥᱟᱯᱳᱨᱴ ᱨᱮᱠᱚ ᱛᱟᱦᱮᱸ ᱠᱟᱱᱟ ᱥᱟᱯᱳᱨᱴ ᱨᱮᱠᱚ ᱛᱟᱦᱮᱸ ᱠᱟᱱᱟ ᱚᱞᱪᱤᱠᱤ ᱥᱟᱯᱳᱨᱴ ᱨᱮ ᱩᱱᱠᱩ ᱴᱷᱮᱱ ᱟᱹᱰᱤ ᱟᱭᱢᱟ ᱦᱚᱲ ᱠᱟᱛᱷᱟ ᱠᱚ ᱫᱚᱦᱚ ᱠᱮᱫᱟ ᱠᱟᱛᱷᱟ ᱠᱚ ᱫᱟᱹᱵᱤ ᱠᱮᱫᱟ ᱵᱟᱝᱢᱟ ᱟᱯᱮ ᱛᱤᱱᱟᱹᱜ ᱚᱞᱪᱤᱠᱤ ᱥᱟᱯᱳᱨᱴ ᱨᱮ ᱠᱟᱱᱟ ᱯᱮ ᱫᱟᱭᱟ ᱠᱟᱛᱮ ᱟᱯᱮᱭᱟᱜ ᱤᱭᱩᱴᱩᱵᱽ ᱪᱮᱱᱮᱞ ᱨᱮ ᱛᱤᱱᱟᱹᱜ ᱦᱮᱰ ᱴᱟᱭᱴᱮᱞ ᱠᱟᱱᱟ ᱵᱟᱠᱷᱟᱡ ᱫᱚ ᱤᱭᱩᱴᱩᱵᱽ ᱪᱮᱱᱮᱞ ᱧᱩᱛᱩᱢ ᱠᱟᱱᱟ ᱵᱟᱠᱷᱟᱡ ᱫᱚ ᱟᱯᱮᱭᱟᱜ ᱛᱷᱟᱢᱵᱽᱱᱮᱞ ᱠᱟᱱᱟ ᱵᱟᱠᱷᱟᱡ ᱫᱚ ᱥᱠᱨᱤᱯᱴ ᱰᱤᱥᱠᱨᱤᱯᱥᱮᱱ ᱠᱟᱱᱟ ᱚᱱᱟ ᱨᱮ ᱡᱚᱛᱚ ᱞᱮᱠᱟᱱᱟᱜ ᱡᱤᱱᱤᱥ ᱜᱮ ᱟᱯᱮ ᱚᱞ ᱪᱤᱠᱤ ᱛᱮ ᱚᱞ ᱯᱮ ᱟᱨ ᱚᱞ ᱪᱤᱠᱤ ᱛᱮ ᱯᱮ ᱚᱞ ᱞᱮᱠᱷᱟᱱ ᱜᱮ ᱟᱞᱮ ᱞᱮ ᱵᱩᱡᱷᱟᱹᱣᱟ ᱟᱯᱮ ᱫᱚ ᱥᱟᱹᱨᱤ ᱜᱮ ᱚᱞ ᱪᱤᱠᱤ ᱫᱩᱞᱟᱹᱲᱤᱭᱟᱹ ᱠᱟᱱᱟ ᱯᱮ ᱚᱞ ᱪᱤᱠᱤ ᱥᱟᱯᱚᱨᱴᱟᱨ ᱠᱟᱱᱟ ᱯᱮ ᱟᱨ ᱟᱭᱢᱟ ᱦᱚᱲ ᱩᱱᱠᱩ ᱠᱚ ᱪᱮᱞᱮᱧᱡᱽ ᱟᱫ ᱠᱚᱣᱟ ᱟᱨ ᱱᱚᱣᱟ ᱠᱟᱛᱷᱟ ᱠᱚ ᱫᱚᱦᱚ ᱟᱫ ᱠᱚᱣᱟ ᱢᱮᱱᱠᱷᱟᱱ ᱡᱟᱦᱟᱸᱭ ᱚᱞ ᱪᱤᱠᱤ ᱥᱟᱯᱚᱨᱴᱟᱨ ᱭᱩᱴᱩᱵᱟᱨ ᱠᱚ ᱛᱟᱦᱮᱸ ᱠᱟᱱᱟ ᱩᱱᱠᱩ ᱢᱤᱫ ᱦᱚᱲ ᱦᱚᱸ ᱱᱚᱣᱟ ᱠᱟᱹᱢᱤ ᱵᱟᱠᱚ ᱫᱟᱲᱮᱭᱟᱫᱟ ᱟᱨ ᱚᱱᱠᱟ ᱛᱮ ᱱᱩᱠᱩᱣᱟᱜ ᱟᱥᱚᱞ ᱟᱨ ᱟᱹᱥᱞᱤ ᱦᱟᱨᱟ ᱫᱚ ᱦᱩᱭᱮᱱᱟ ᱚᱱᱟ ᱤᱭᱟᱹᱛᱮ ᱛᱤᱱᱟᱹᱜ ᱦᱚᱲ ᱚᱞ ᱪᱤᱠᱤ ᱵᱤᱨᱳᱫᱷ ᱨᱮᱯᱮ ᱛᱟᱦᱮᱸ ᱠᱟᱱᱟ ᱟᱯᱮ ᱞᱟᱹᱜᱤᱫ ᱨᱟᱹᱥᱠᱟᱹ ᱠᱷᱚᱵᱚᱨ ᱠᱟᱱᱟ ᱛᱤᱱᱟᱹᱜ ᱦᱚᱲ ᱚᱞ ᱪᱤᱠᱤ ᱥᱟᱯᱳᱨᱴ ᱨᱮᱯᱮ ᱛᱟᱦᱮᱸ ᱠᱟᱱᱟ ᱟᱯᱮ ᱞᱟᱹᱜᱤᱫ ᱫᱚ ᱢᱤᱫᱴᱮᱱ ᱫᱩᱠ ᱟᱨ ᱵᱷᱟᱵᱽᱱᱟ ᱨᱮᱭᱟᱜ ᱠᱟᱛᱷᱟ ᱛᱟᱦᱮᱸ ᱠᱟᱱᱟ ᱦᱟᱨ ᱟᱨ ᱡᱤᱛ ᱫᱚ ᱛᱟᱦᱮᱱ ᱜᱮᱭᱟ ᱢᱮᱱᱠᱷᱟᱱ ᱛᱤᱥ ᱦᱚᱸ ᱡᱤᱵᱚᱱ ᱨᱮ ᱦᱟᱨ ᱫᱚ ᱟᱞᱚᱯᱮ ᱢᱟᱱᱟᱣᱟ ᱦᱟᱨ ᱫᱚ ᱵᱟᱵᱚᱱ ᱢᱟᱱᱟᱣᱟ ᱟᱵᱚᱣᱟᱜ ᱚᱠᱟᱴᱟᱜ ᱠᱟᱹᱢᱤ ᱠᱟᱱᱟ ᱥᱮ ᱟᱯᱮᱭᱟᱜ ᱚᱠᱟᱴᱟᱜ ᱠᱟᱹᱢᱤ ᱠᱟᱱᱟ ᱚᱱᱟ ᱟᱯᱮᱭᱟᱜ ᱠᱟᱹᱢᱤ ᱟᱯᱮ ᱠᱟᱹᱢᱤ ᱨᱮᱜᱮ ᱛᱟᱦᱮᱱ ᱯᱮ ᱢᱤᱫ ᱫᱤᱱ ᱵᱟᱝ ᱢᱤᱫ ᱫᱤᱱ ᱡᱤᱛᱠᱟᱹᱨ ᱡᱟᱹᱨᱩᱲ ᱧᱟᱢᱚᱜᱼᱟ ᱚᱱᱟ ᱤᱠᱷᱟᱹ ᱛᱮ ᱱᱤᱭᱟᱹ ᱞᱟᱹᱭ ᱵᱚᱭᱦᱟ ᱠᱟᱱᱟ ᱯᱮ ᱥᱟᱱᱟᱢ ᱠᱚ ᱱᱤᱭᱟᱹ ᱦᱩᱰᱤᱧ ᱵᱷᱤᱰᱤᱭᱳ ᱛᱮ ᱟᱯᱮ ᱱᱚᱣᱟ ᱠᱷᱟᱥ ᱠᱷᱚᱵᱚᱨ ᱤᱧ ᱵᱟᱲᱟᱭ ᱦᱚᱪᱚ ᱯᱮᱭᱟ ᱟᱨ ᱛᱤᱱᱟᱹᱜ ᱦᱚᱲ ᱯᱮ ᱠᱩᱥᱤᱭᱮᱫᱟ ᱞᱟᱭᱤᱠ ᱛᱟᱵᱚᱱ ᱯᱮ ᱟᱨ ᱥᱮᱭᱟᱨ ᱛᱟᱵᱚᱱ ᱯᱮ ᱡᱮᱢᱚᱱ ᱱᱚᱣᱟ ᱠᱷᱚᱵᱚᱨ ᱥᱟᱱᱟᱢ ᱦᱚᱲ ᱴᱷᱮᱱ ᱥᱮᱴᱮᱨᱚᱜ ᱛᱤᱱᱟᱹᱜ ᱫᱚ ᱚᱞᱪᱤᱠᱤ ᱵᱤᱨᱳᱫᱷᱤ ᱠᱚ ᱛᱟᱦᱮᱸ ᱠᱟᱱᱟ ᱩᱱᱠᱩ ᱦᱟᱹᱵᱤᱡ ᱥᱮᱴᱮᱨᱚᱜ ᱟᱨ ᱱᱚᱣᱟ ᱨᱟᱹᱥᱠᱟᱹ ᱠᱷᱚᱵᱚᱨ ᱟᱸᱡᱚᱢ ᱠᱟᱛᱮ ᱟᱠᱚᱣᱟᱜ ᱠᱚᱲᱟᱢ ᱫᱚ ᱢᱳᱫᱤᱣᱟᱜ ᱠᱚᱲᱟᱢ ᱞᱮᱠᱟ ᱪᱷᱚ ᱤᱧᱪᱤ ᱪᱟᱣᱲᱟ ᱛᱟᱠᱚ ᱪᱷᱟᱯᱯᱚᱱ ᱤᱧᱪᱤ ᱪᱟᱣᱲᱟ ᱛᱟᱠᱚ ᱟᱨ ᱢᱟ ᱮᱱᱠᱷᱟᱱ ᱛᱤᱱᱟᱹᱜ ᱱᱟᱣᱟ ᱦᱚᱲ ᱠᱟᱱᱟ ᱯᱮ ᱫᱟᱭᱟ ᱠᱟᱛᱮ ᱥᱟᱵᱥᱠᱨᱟᱭᱤᱵ ᱛᱚᱨᱟ ᱠᱟᱜ ᱯᱮ ᱢᱟ ᱫᱚᱦᱲᱟ ᱛᱮ ᱡᱚᱦᱟᱨ ᱟᱨᱦᱚᱸ ᱵᱚ ᱧᱟᱯᱟᱢᱟ ᱫᱟᱨᱟᱭ ᱠᱟᱱ ᱵᱷᱤᱰᱤᱭᱳ ᱨᱮ